ᱦᱳᱭ ᱦᱮᱞᱳ ᱜᱟᱛᱮ ᱠᱚ ᱥᱟᱱᱟᱢ ᱠᱚ ᱞᱟᱥᱟᱢ ᱦᱮᱫ ᱜᱚᱰ ᱡᱚᱦᱟᱨ ᱟᱨ ᱪᱮᱫ ᱞᱮᱠᱟ ᱢᱮᱱᱟᱜ ᱯᱮᱭᱟ ᱜᱟᱛᱮ ᱠᱚ ᱟᱞᱮ ᱱᱟᱯᱟᱭ ᱨᱮᱜᱮ ᱦᱮᱱᱟᱜ ᱠᱟᱞᱮ ᱟᱨ ᱢᱚᱴᱟᱢᱩᱴᱤ ᱛᱮᱦᱮᱧ ᱫᱚ ᱤᱧ ᱚᱲᱟᱜ ᱨᱮᱜᱮ ᱦᱮᱱᱟᱹᱧᱟ ᱛᱟᱵᱚ ᱦᱮᱸ ᱪᱮ ᱟᱨ ᱛᱮᱦᱮᱧ ᱛᱟᱵᱚ ᱟᱹᱰᱤ ᱢᱟᱨᱟᱝ ᱥᱚᱢᱚᱥᱥᱟ ᱨᱮᱞᱮ ᱧᱩᱨ ᱟᱠᱟᱱᱟ ᱟᱹᱰᱤ ᱢᱟᱨᱟᱝ ᱚᱥᱩᱵᱤᱫᱷᱟ ᱨᱮ ᱡᱟᱦᱟᱸ ᱡᱮ ᱱᱟᱦᱟᱜ ᱛᱮᱦᱮᱧ ᱫᱚ ᱢᱟᱱᱮ ᱟᱹᱰᱤ ᱫᱤᱱ ᱯᱚᱨᱮ

ᱠᱩᱱᱟᱹᱢᱤ ᱥᱚᱨᱦᱟᱭ ᱨᱮᱜᱮ ᱦᱟᱸᱜ ᱞᱮ ᱥᱚᱨᱦᱟᱭᱚᱜ ᱠᱟᱱᱟ ᱱᱤᱭᱟᱹ ᱫᱷᱟᱣ ᱫᱚ ᱛᱟᱵᱚ ᱟᱨ ᱱᱤᱭᱟᱹ ᱫᱷᱟᱣ ᱫᱚ ᱦᱟᱸᱜ ᱜᱚᱴ ᱞᱮ ᱵᱚᱸᱜᱟᱭᱮᱫᱼᱟ ᱛᱤᱱ ᱛᱟᱹᱨᱤᱠᱷ ᱠᱷᱚᱱ ᱛᱤᱱ ᱛᱟᱹᱨᱤᱠᱷ ᱜᱚᱴ ᱞᱮ ᱵᱚᱸᱜᱟᱭᱟ ᱚᱱᱟ ᱯᱚᱨᱮ ᱪᱟᱨ ᱛᱟᱹᱨᱤᱠᱷ ᱫᱚ ᱫᱟᱠᱟᱭᱟᱞᱮ ᱟᱨ ᱯᱟᱸᱪ ᱛᱟᱹᱨᱤᱠᱷ ᱫᱚ ᱦᱟᱸᱜ ᱞᱮ ᱟᱲᱟᱜ ᱠᱚᱣᱟ ᱛᱟᱵᱚ ᱴᱷᱤᱠ ᱜᱮᱭᱟ ᱢᱮᱱᱫᱚ ᱠᱷᱩᱱᱴᱟᱹᱣ ᱦᱩᱭᱩᱜᱼᱟ ᱛᱟᱵᱚ ᱴᱷᱤᱠ ᱜᱮᱭᱟ ᱛᱚ ᱱᱤᱭᱟᱹ ᱫᱷᱟᱣ ᱦᱟᱸᱜ ᱟᱹᱰᱤ ᱡᱟᱠ ᱡᱚᱢᱚᱠ ᱜᱮ ᱥᱚᱨᱦᱟᱭ ᱫᱚᱞᱮ ᱢᱟᱱᱟᱣᱟ ᱚᱱᱠᱟ ᱵᱩᱡᱷᱟᱹᱜ ᱠᱟᱱᱟ ᱪᱮᱫᱟᱜ ᱥᱮ ᱱᱤᱭᱟᱹ ᱫᱷᱟᱣ ᱱᱟᱦᱟᱜ ᱡᱟᱦᱮᱨ ᱰᱟᱹᱨᱤ ᱠᱚ ᱢᱮᱱᱟᱜᱼᱟ ᱚᱱᱟ ᱦᱤᱥᱟᱹᱵ ᱛᱮ ᱱᱟᱦᱟᱜ ᱱᱤᱭᱟᱹ ᱫᱷᱟᱣ ᱠᱷᱩᱱᱴᱟᱹᱣ ᱠᱚ ᱱᱟᱦᱟᱜ ᱢᱮᱱᱟᱜᱼᱟ ᱟᱨ ᱟᱹᱰᱤ ᱫᱷᱟᱢᱟᱠᱟ ᱠᱷᱩᱱᱴᱟᱹᱣ ᱦᱩᱭᱩᱜᱼᱟ ᱛᱟᱵᱚ ᱟᱨ ᱟᱹᱰᱤ ᱡᱚᱵᱚᱨᱡᱚᱥᱛ ᱠᱷᱩᱱᱴᱟᱹᱣ ᱦᱩᱭᱩᱜᱼᱟ ᱟᱨ ᱟᱞᱮ ᱥᱟᱶ ᱥᱟᱶᱛᱮ ᱟᱨ ᱟᱞᱮ ᱥᱟᱶ ᱥᱟᱶᱛᱮ ᱨᱩᱫᱽ ᱜᱷᱩᱴᱩ ᱦᱚᱸ ᱱᱟᱦᱟᱜ ᱛᱤᱱ ᱪᱟᱨ ᱯᱟᱸᱪ ᱜᱮᱠᱚ ᱥᱚᱦᱨᱟᱭᱚᱜ ᱠᱟᱱᱟ ᱚᱱᱟ ᱥᱟᱶ ᱥᱟᱶᱛᱮ ᱰᱮᱣᱨᱟᱰᱤ ᱠᱚᱦᱚᱸ ᱱᱟᱦᱟᱜ ᱛᱤᱱ ᱪᱟᱨ ᱯᱟᱸᱪ ᱜᱮᱠᱚ ᱥᱚᱦᱨᱟᱭᱚᱜ ᱠᱟᱱᱟ ᱛᱚ ᱚᱱᱟ ᱠᱚᱨᱮ ᱦᱚᱸ ᱟᱹᱰᱤ ᱵᱷᱮᱜᱟᱨ ᱠᱚ ᱠᱷᱩᱱᱴᱟᱹᱣ ᱠᱚᱣᱟ ᱢᱟᱱᱮ ᱯᱩᱨᱟᱹ ᱫᱷᱩᱲᱤ ᱰᱤᱜᱽᱞᱟᱹ ᱰᱤᱜᱽᱞᱤ ᱠᱚ ᱠᱷᱩᱱᱴᱟᱹᱣ ᱠᱚᱣᱟ ᱛᱟᱵᱚ ᱯᱩᱨᱟᱹ ᱤᱱᱟᱹ ᱦᱤᱞᱳᱜ ᱫᱚ ᱯᱩᱨᱟᱹ ᱨᱚᱝᱜᱤᱱ ᱨᱚᱝᱜᱤᱱ ᱧᱮᱞᱚᱜᱼᱟ ᱵᱟᱹᱨᱩ ᱰᱷᱟᱹᱣ ᱰᱷᱟᱹᱣ ᱛᱮ ᱛᱟᱵᱚ ᱴᱷᱤᱠ ᱜᱮᱭᱟ ᱛᱚ ᱚᱱᱮ ᱚᱱᱠᱟ ᱟᱹᱰᱤ ᱠᱚᱞᱚᱨ ᱯᱷᱩᱞ ᱧᱮᱞᱚᱜᱼᱟ ᱟᱨ ᱧᱤᱫᱟᱹ ᱢᱟᱯᱮ ᱵᱟᱲᱟᱭᱟ ᱯᱩᱨᱟᱹ ᱠᱚᱞᱚᱨ ᱯᱷᱩᱞ ᱜᱮ ᱧᱮᱞᱚᱜᱼᱟ ᱯᱩᱨᱟᱹ ᱞᱟᱭᱴᱤᱝ ᱜᱮ ᱛᱚ ᱴᱷᱤᱠ ᱜᱮᱭᱟ ᱛᱚ ᱛᱟᱺᱜᱤ ᱛᱟᱲᱟᱨᱮ ᱛᱟᱦᱮᱸ ᱠᱚᱜ ᱢᱟ ᱟᱨ ᱡᱟᱦᱟᱸᱭ ᱜᱟᱛᱮ ᱠᱚ ᱱᱟᱦᱟᱜ ᱟᱞᱮ ᱟᱹᱛᱩ ᱵᱟᱵᱚ ᱦᱮᱡ ᱥᱮᱴᱮᱨ ᱟᱠᱟᱱᱟ ᱮᱱᱠᱷᱟᱱ ᱦᱮᱡ ᱥᱮᱴᱮᱨᱚᱜ ᱢᱟ ᱱᱤᱭᱟᱹ ᱫᱷᱟᱣ ᱥᱚᱨᱦᱟᱭ ᱨᱮ ᱦᱮᱸ ᱪᱮ ᱟᱨ ᱟᱞᱮ ᱟᱹᱛᱩ ᱫᱚ ᱦᱟᱸᱜ ᱩᱱᱟᱹᱜ ᱠᱷᱟᱥ ᱠᱷᱩᱱᱴᱟᱹᱣ ᱠᱚᱫᱚ ᱦᱩᱭᱩᱜᱼᱟ ᱪᱮ ᱵᱟᱝᱟ ᱪᱮᱫᱟᱜ ᱥᱮ ᱮᱸ ᱜᱚᱴᱟ ᱴᱚᱞᱟ ᱟᱨ ᱡᱚᱛᱚ ᱦᱚᱲ ᱨᱮᱱ ᱰᱟᱹᱝᱨᱤ ᱵᱟᱹᱱᱩᱜ ᱠᱚᱣᱟ ᱛᱚ ᱚᱠᱚᱭ ᱠᱚᱨᱮᱱ ᱦᱟᱸᱜ ᱰᱟᱹᱝᱨᱤ ᱢᱮᱱᱟᱜ ᱠᱚᱣᱟ ᱩᱱᱠᱩ ᱠᱚᱨᱮᱱ ᱜᱮ ᱱᱟᱦᱟᱜ ᱞᱮ ᱠᱷᱩᱱᱴᱟᱹᱣ ᱠᱚᱣᱟ ᱟᱨ ᱨᱟᱥᱛᱟ ᱢᱟ ᱦᱟᱸᱜ ᱛᱟᱢᱟ ᱯᱩᱨᱟᱹ ᱯᱤᱪ ᱟᱠᱟᱱᱟ ᱠᱚᱝᱠᱨᱤᱴ ᱟᱠᱟᱱᱟ ᱛᱚ ᱡᱟᱦᱟᱸ ᱛᱤᱱᱟᱹᱜ ᱥᱚᱢᱵᱷᱚᱵᱚᱜ ᱠᱟᱱᱟ ᱦᱟᱸᱜ ᱚᱱᱟ ᱦᱤᱥᱟᱹᱵᱽ ᱱᱟᱦᱟᱜ ᱵᱷᱩᱜᱟᱹᱜ ᱠᱚ ᱫᱚᱦᱚ ᱟᱠᱟᱫᱼᱟ ᱨᱟᱥᱛᱟ ᱨᱮ ᱛᱟᱵᱚ ᱚᱱᱟ ᱦᱤᱥᱟᱹᱵᱽ ᱜᱮ ᱱᱟᱦᱟᱜ ᱠᱷᱩᱱᱴᱟᱹᱣ ᱦᱩᱭᱩᱜᱼᱟ ᱟᱨ ᱚᱱᱠᱟ ᱥᱟᱭᱤᱰ ᱨᱮᱫᱚ ᱦᱟᱸᱜ ᱯᱨᱳᱜᱨᱟᱢ ᱯᱟᱞᱮ ᱵᱟᱠᱚ ᱵᱮᱱᱟᱣ ᱟᱠᱟᱜᱼᱟ ᱛᱚ ᱧᱮᱞ ᱦᱩᱭᱩᱜ ᱠᱟᱱᱟ ᱦᱟᱸᱜ ᱚᱱᱟ ᱦᱚᱸ ᱵᱟᱠᱷᱟᱱ ᱵᱮᱱᱟᱣ ᱦᱩᱭᱩᱜᱼᱟ ᱦᱟᱸᱜ ᱟᱨ ᱵᱟᱫ ᱵᱟᱹᱠᱤ ᱰᱮᱣᱨᱟᱰᱤ ᱟᱨ ᱨᱩᱫᱽ ᱦᱩᱴᱩ ᱠᱚᱨᱮ ᱫᱚ ᱟᱹᱰᱤ ᱡᱚᱵᱚᱨᱡᱚᱥᱛ ᱠᱷᱩᱱᱴᱟᱹᱣ ᱛᱟᱵᱚ ᱦᱩᱭᱩᱜᱼᱟ ᱟᱹᱰᱤ ᱵᱷᱮᱜᱟᱨ ᱠᱷᱩᱱᱴᱟᱹᱣ ᱦᱩᱭᱩᱜᱼᱟ ᱯᱩᱨᱟᱹ ᱫᱷᱟᱢᱟᱠᱟ ᱢᱟᱱᱮ ᱧᱮᱞ ᱡᱚᱝ ᱦᱚᱸ ᱟᱹᱰᱤ ᱪᱮᱦᱨᱟ ᱵᱩᱡᱷᱟᱹᱜᱼᱟ ᱟᱨ ᱴᱷᱤᱠ ᱜᱮᱭᱟ ᱛᱚᱵᱮ ᱱᱤᱭᱟᱹ ᱫᱷᱟᱣ ᱥᱚᱨᱦᱟᱭ ᱨᱮ ᱦᱮᱡ ᱥᱮᱴᱮᱨᱚᱜ ᱢᱟ ᱟᱨ ᱠᱷᱟᱥ ᱜᱮ ᱱᱟᱦᱟᱜ ᱵᱩᱡᱷᱟᱹᱜᱼᱟ ᱱᱤᱭᱟᱹ ᱫᱷᱟᱣ ᱟᱨ ᱱᱚᱜᱼᱚ ᱱᱚᱝᱠᱟ ᱛᱟᱵᱚ ᱢᱮᱰᱚᱢ ᱫᱚ ᱯᱩᱨᱟᱹ ᱡᱮᱨᱮᱲ ᱨᱮ ᱯᱩᱨᱟᱹ ᱥᱟᱹᱨᱫᱤ ᱟᱠᱟᱱᱟ ᱠᱩᱨᱩᱢᱩᱴᱩ ᱢᱟᱱᱮ ᱥᱟᱦᱮᱫ ᱵᱟᱲᱟᱭ ᱦᱚᱪᱚ ᱚᱱᱟ ᱜᱮᱨᱮᱱᱴᱤ ᱵᱟᱹᱧ ᱵᱩᱡᱷᱟᱹᱣᱮᱫᱼᱟ ᱠᱤᱱᱛᱩ ᱯᱩᱨᱟᱹ ᱪᱩᱯᱪᱟᱯ ᱛᱷᱤᱨ ᱛᱷᱤᱨ ᱛᱮ ᱡᱮᱨᱮᱲᱮᱫᱼᱟ ᱛᱟᱵᱚ ᱴᱷᱤᱠ ᱜᱮᱭᱟ ᱟᱨ ᱱᱚᱣᱟ ᱱᱟᱦᱟᱜ ᱡᱮᱨᱮᱲ ᱦᱩᱭ ᱠᱟᱛᱮᱫ ᱟᱨ ᱱᱚᱰᱮ ᱯᱩᱨᱟᱹᱭ ᱞᱩᱰᱟᱹᱭᱟ ᱟᱨᱦᱚᱸ ᱢᱟᱱᱮ ᱜᱚᱴᱟᱭ ᱜᱩᱨᱤᱡᱟ ᱟᱨᱦᱚᱸ ᱯᱚᱛᱟᱣ ᱨᱩᱣᱟᱹᱲ ᱱᱟᱦᱟᱜ ᱟᱨ ᱱᱚᱸᱰᱮ ᱫᱚ ᱯᱩᱨᱟᱹ ᱛᱟᱵᱚᱱ ᱚᱱᱟ ᱫᱟᱜ ᱛᱮ ᱯᱩᱨᱟᱹ ᱤᱭᱟᱹ ᱞᱮᱱᱟ ᱛᱟᱦᱮᱸᱫ ᱞᱟᱛᱟᱨ ᱫᱚ ᱯᱩᱨᱟᱹ ᱚᱱᱟ ᱪᱮᱫ ᱠᱚ ᱢᱮᱛᱟᱜᱟᱜᱼᱟ ᱠᱷᱚᱨᱟ ᱞᱮᱱᱟ ᱚᱱᱟ ᱠᱚ ᱚᱪᱚᱜ ᱥᱟᱯᱷᱟ ᱠᱮᱜᱼᱟ ᱟᱨ ᱠᱟᱹᱡ ᱠᱟᱹᱡ ᱛᱮ ᱞᱟᱥᱟᱣ ᱠᱮᱫᱼᱟ ᱦᱟᱥᱟ ᱠᱚ ᱟᱨ ᱚᱱᱟ ᱪᱮᱫ ᱠᱚᱪᱚ ᱢᱮᱥᱟ ᱟᱠᱟᱫᱼᱟᱭ ᱦᱮᱲᱮ ᱠᱚ ᱟᱨ ᱚᱱᱟ ᱡᱮᱨᱮᱲ ᱦᱟᱥᱟ ᱠᱚ ᱚᱱᱟ ᱥᱟᱶᱛᱮ ᱪᱮᱫ ᱦᱟᱥᱟ ᱠᱚᱪᱚᱝ ᱟᱨ ᱚᱱᱟ ᱫᱚ ᱯᱩᱨᱟᱹ ᱥᱚᱢᱟᱱ ᱠᱮᱫᱼᱟ ᱦᱟᱸᱜ ᱟᱨ ᱱᱤᱛᱚᱜ ᱠᱟᱹᱡ ᱠᱟᱹᱡ ᱛᱮ ᱞᱟᱥᱨᱟᱣ ᱮᱫᱼᱟᱭ ᱢᱮᱱ ᱫᱚ ᱦᱟᱸᱜ ᱡᱮᱨᱮᱲᱮᱜᱼᱟ ᱟᱨᱦᱚᱸ ᱯᱷᱮᱱᱥᱤᱝ ᱫᱚ ᱦᱟᱸᱜ ᱛᱟᱵᱚ ᱟᱹᱣᱨᱤ ᱡᱮᱨᱮᱲ ᱱᱚᱜᱼᱚ ᱱᱚᱝᱠᱟ ᱨᱟᱯ ᱫᱷᱟᱨᱟ ᱜᱮ ᱦᱟᱸᱜ ᱵᱮᱱᱟᱣ ᱟᱠᱟᱜᱼᱟ ᱛᱚ ᱴᱷᱤᱠ ᱜᱮᱭᱟ ᱫᱟᱜ ᱦᱤᱡᱩᱜ ᱞᱮᱠᱟ ᱵᱩᱡᱷᱟᱹᱜ ᱠᱟᱱᱟ ᱛᱟᱵᱚᱱ ᱱᱚᱛᱮ ᱨᱤᱢᱤᱞ ᱯᱮ ᱧᱮᱞ ᱫᱟᱲᱮᱭᱟᱜ ᱠᱟᱱᱟ ᱫᱟᱜ ᱦᱤᱡᱩᱜ ᱞᱮᱠᱟ ᱵᱩᱡᱷᱟᱹᱜ ᱠᱟᱱᱟ ᱛᱚ ᱢᱟᱢᱚ ᱛᱟᱹᱧ ᱩᱢᱩᱜ ᱮ ᱪᱟᱞᱟᱣ ᱟᱠᱟᱱᱟ ᱩᱱᱤ ᱜᱮ ᱦᱟᱸᱜ ᱤᱧ ᱤᱫᱤᱭᱮᱭᱟ ᱪᱮᱫᱟᱜ ᱥᱮ ᱥᱤᱞᱤᱱᱰᱟᱨ ᱮᱠᱞᱟ ᱛᱮ ᱦᱟᱸᱜ ᱥᱟᱵ ᱵᱟᱭ ᱜᱟᱱᱚᱜᱼᱟ ᱟᱨ ᱚᱱᱠᱟ ᱛᱚᱛᱚᱞᱟᱜ ᱥᱩᱵᱤᱫᱷᱟ ᱪᱮᱫ ᱦᱚᱸ ᱛᱟᱵᱚ ᱵᱟᱹᱪᱩᱜ ᱟᱹᱱᱤᱡ ᱚᱱᱟ ᱤᱫᱤ ᱛᱮᱦᱟᱸᱜ ᱟᱡ ᱥᱟᱜ ᱜᱮ ᱦᱟᱸᱜ ᱞᱤᱧ ᱥᱮᱱᱚᱜᱼᱟ ᱟᱫᱚ ᱫᱟᱜ ᱠᱚ ᱦᱟᱸᱜ ᱮᱥᱮᱫ ᱟᱹᱞᱤᱧᱟ ᱪᱮ ᱪᱮᱫ ᱞᱮᱠᱟ ᱦᱟᱸᱜ ᱚᱱᱟ ᱦᱟᱸᱜ ᱵᱟᱹᱧ ᱞᱟᱹᱭ ᱫᱟᱲᱮᱭᱟᱜ ᱠᱟᱱᱟ ᱛᱚ ᱴᱷᱤᱠ ᱜᱮᱭᱟ ᱟᱥᱟᱭ ᱟᱹᱧ ᱟᱞᱚ ᱧᱟᱢ ᱞᱤᱧ ᱢᱟ ᱫᱟᱜ ᱛᱟᱵᱚ ᱴᱷᱤᱠ ᱜᱮᱭᱟ ᱱᱚᱝᱠᱟ ᱜᱮᱞᱤᱧ ᱥᱮᱱᱚᱜᱼᱟ ᱟᱨ ᱞᱤᱧ ᱦᱤᱡᱩᱜᱼᱟ ᱪᱮᱫᱟᱜ ᱥᱮ ᱵᱟᱠᱷᱟᱡ ᱟᱹᱰᱤ ᱜᱚᱱᱰᱚᱜᱳᱲ ᱦᱩᱭᱩᱜᱼᱟ ᱟᱨ ᱛᱮᱦᱮᱧ ᱢᱟ ᱦᱟᱸᱜ ᱵᱟᱹᱵᱩ ᱛᱟᱠᱚᱣᱟᱜ ᱤᱥᱠᱩᱞ ᱪᱷᱩᱴᱤ ᱜᱮᱭᱟ ᱛᱟᱵᱚ ᱚᱱᱟ ᱦᱤᱥᱟᱹᱵᱽ ᱛᱮ ᱦᱟᱸᱜ ᱛᱮᱦᱮᱧ ᱞᱮᱴ ᱫᱷᱟᱨᱟ ᱨᱮ ᱪᱟᱞᱟᱜ ᱦᱩᱭᱩᱜ ᱠᱟᱱᱟ ᱠᱟᱹᱡ ᱜᱮᱥ ᱟᱹᱜᱩ ᱟᱫᱚ ᱚᱠᱟᱨᱮ ᱱᱟᱦᱟᱜ ᱪᱟᱞᱟᱣ ᱦᱩᱭᱩᱜ ᱠᱟᱱᱟ ᱟᱞᱮ ᱢᱟ ᱱᱚᱸᱰᱮ ᱠᱷᱚᱱ ᱛᱟᱞᱮ ᱦᱩᱭᱩᱜᱼᱟ ᱢᱚᱴᱟᱢᱩᱴᱤ ᱮᱜᱟᱨᱚ ᱠᱤᱞᱳᱢᱤᱴᱚᱨ ᱜᱟᱱ ᱪᱚ ᱫᱚᱥ ᱠᱤᱞᱳᱢᱤᱴᱚᱨ ᱜᱟᱱ ᱦᱩᱭᱩᱜᱼᱟ ᱵᱤᱡᱷᱚ-ᱟ ᱦᱮᱸ ᱪᱮ ᱵᱤᱡᱷᱚ ᱨᱮ ᱧᱟᱢᱚᱜ ᱠᱟᱱᱟ ᱪᱮ ᱵᱟᱝ ᱟᱨ ᱵᱟᱠᱷᱟᱱ ᱫᱚ ᱦᱟᱸᱜ ᱵᱚᱦᱚᱲᱫᱟ ᱞᱤᱧ ᱥᱮᱱᱚᱜᱼᱟ ᱛᱟᱵᱚ ᱴᱷᱤᱠ ᱜᱮᱭᱟ ᱵᱚᱦᱚᱲᱫᱟ ᱨᱮ ᱚᱠᱟᱨᱮ ᱧᱟᱢᱚᱜ ᱠᱟᱱᱟ ᱦᱟᱸᱜ ᱛᱚᱞᱟᱥ ᱦᱟᱛᱟᱣ ᱦᱩᱭᱩᱜᱼᱟ ᱵᱟᱪᱮ ᱡᱟᱦᱟᱸ ᱠᱚᱨᱮ ᱜᱮ ᱧᱟᱢ ᱠᱟᱛᱮ ᱟᱹᱜᱩᱭ ᱦᱩᱭᱩᱜᱼᱟ ᱪᱮ ᱦᱳᱭ ᱧᱚᱜ ᱢᱮ ᱠᱚᱢ ᱥᱮ ᱠᱚᱢ ᱦᱟᱭ ᱧᱚᱜ ᱢᱮ ᱱᱚᱛᱮ ᱢᱟᱥᱮ ᱚᱸᱰᱮ ᱮᱴᱟᱜ ᱥᱮᱫ ᱦᱟᱸᱜ ᱜᱟᱯᱟ ᱦᱳᱭ ᱱᱚᱛᱮ ᱠᱚᱭᱚᱜ ᱧᱚᱜ ᱢᱮ ᱠᱟᱹᱡ ᱵᱟᱹᱧ ᱠᱚᱭᱚᱜ ᱟᱠᱟᱫ ᱵᱟᱭ ᱠᱚᱭᱚᱜᱼᱟ ᱛᱟᱣ ᱵᱟᱭ ᱢᱮᱱᱮᱫᱼᱟ ᱱᱤᱛᱚᱜ ᱛᱚ ᱴᱷᱤᱠ ᱜᱮᱭᱟ ᱯᱷᱟᱭᱱᱟᱞᱤ ᱱᱤᱛᱚᱜ ᱱᱟᱦᱟᱜ ᱚᱰᱚᱠ ᱩᱛᱟᱹᱨ ᱦᱩᱭᱩᱜ ᱞᱟᱹᱜᱤᱫ ᱟᱨ ᱤᱧ ᱦᱚᱸ ᱚᱱᱠᱟ ᱫᱚᱧ ᱥᱟᱯᱲᱟᱣ ᱨᱮᱰᱤ ᱟᱠᱟᱱᱟ ᱱᱚᱣᱟ ᱫᱟᱜ ᱨᱤᱢᱤᱞ ᱜᱮ ᱦᱟᱸᱜ ᱟᱹᱰᱤ ᱵᱚᱛᱚᱨ ᱜᱮ ᱛᱟᱵᱚ ᱧᱮᱞᱚᱜ ᱠᱟᱱᱟ ᱯᱩᱨᱟᱹ ᱦᱮᱸᱫᱮ ᱜᱮ ᱧᱮᱞᱚᱜ ᱠᱟᱱᱟ ᱟᱨ ᱱᱚᱣᱟ ᱡᱟᱦᱟᱸ ᱡᱟᱹᱯᱩᱫ ᱛᱟᱦᱮᱸᱭᱟ ᱛᱟᱦᱮᱱ ᱱᱚᱣᱟ ᱡᱟᱹᱯᱩᱫ ᱨᱮᱭᱟᱜ ᱱᱤᱭᱟᱹ ᱫᱷᱟᱣ ᱧᱩᱛᱩᱢ ᱠᱚᱫᱚ ᱦᱟᱸᱜ ᱵᱟᱹᱧ ᱪᱮᱫ ᱟᱠᱟᱫᱼᱟ ᱟᱫᱚ ᱚᱱᱠᱟ ᱫᱚ ᱦᱟᱸᱜ ᱱᱚᱜᱼᱚᱭ ᱵᱟᱨᱥᱤᱧ ᱯᱮ ᱢᱟᱦᱟ ᱜᱮ ᱛᱟᱦᱮᱸ ᱟᱫᱚ ᱛᱮᱦᱮᱧ ᱫᱷᱟᱹᱨᱤᱡ ᱚᱱᱠᱟ ᱦᱚᱸ ᱵᱩᱡᱷᱟᱹᱜ ᱠᱟᱱ ᱜᱮᱭᱟ ᱯᱟᱪᱷᱮ ᱧᱤᱫᱟᱹ ᱦᱚᱸ ᱦᱮᱡ ᱫᱟᱲᱮᱭᱟᱜ ᱜᱮ ᱪᱚᱝ ᱟᱨ ᱱᱟᱥᱮ ᱞᱚᱦᱚᱫ ᱛᱮᱜᱮ ᱢᱟᱱᱮ ᱟᱹᱰᱤ ᱨᱮᱭᱟᱲ ᱠᱟᱱᱟ ᱛᱟᱵᱚ ᱢᱟᱱᱮ ᱠᱷᱩᱜ ᱢᱟᱫᱟ ᱧᱟᱢ ᱩᱛᱟᱹᱨ ᱠᱟᱱᱟ ᱴᱷᱤᱠ ᱜᱮᱭᱟ ᱛᱚ ᱚᱱᱟ ᱦᱤᱥᱟᱹᱵᱽ ᱡᱮ ᱡᱟᱦᱟᱸ ᱱᱤᱡᱮ ᱛᱮᱜᱮ ᱥᱮᱯᱴᱤ ᱨᱮ ᱛᱟᱦᱮᱸ ᱠᱚᱜ ᱢᱟ ᱛᱟᱵᱚ ᱡᱟᱹᱥᱛᱤ ᱟᱞᱚᱯᱮ ᱞᱚᱦᱚᱫᱚᱜᱼᱟ ᱟᱨ ᱱᱤᱛᱚᱜ ᱱᱚᱜᱼᱚ ᱱᱚᱝᱠᱟ ᱦᱩᱲᱩ ᱠᱚ ᱜᱮᱞᱮ ᱵᱤᱞᱤᱜ ᱠᱟᱱᱟ ᱢᱟᱱᱮ ᱫᱟᱜ ᱮ ᱧᱟᱢᱮᱫᱼᱟ ᱚᱱᱠᱟᱱ ᱴᱟᱭᱤᱢ ᱨᱮ ᱵᱟᱠᱷᱟᱱ ᱫᱚ ᱚᱱᱟ ᱤᱨᱚᱜ ᱦᱚᱸ ᱵᱟᱭ ᱜᱟᱱᱚᱜᱼᱟ ᱡᱟᱦᱟᱸ ᱤᱨ ᱵᱷᱤᱸᱫᱟᱹᱲᱟᱜ ᱦᱚᱸ ᱠᱷᱟᱨᱟᱯᱚᱜᱼᱟ ᱛᱟᱵᱚ ᱴᱷᱤᱠ ᱜᱮᱭᱟ ᱛᱚ ᱴᱷᱤᱠ ᱜᱮᱭᱟ ᱚᱱᱟ ᱠᱚᱦᱚᱸ ᱠᱟᱹᱡ ᱱᱟᱥᱮᱱᱟᱜ

ᱛᱚ ᱴᱷᱤᱠ ᱜᱮᱭᱟ ᱨᱮᱰᱤ ᱢᱟ ᱦᱩᱭ ᱟᱠᱟᱱ ᱜᱮᱭᱟ ᱢᱟᱢᱩ ᱧᱮᱞ ᱧᱚᱜ ᱠᱟᱱᱟ ᱛᱤᱱᱟᱹᱜ ᱜᱷᱟᱹᱲᱤ ᱠᱚᱜ ᱠᱟᱱᱟ ᱟᱨ ᱱᱚᱛᱮ ᱨᱮ ᱵᱟᱹᱵᱩ ᱛᱟᱠᱚ ᱱᱟᱜ ᱠᱚ ᱠᱟᱹᱢᱤ ᱠᱟᱱᱟ ᱵᱟᱹᱵᱩ ᱟᱭᱳ ᱟᱨ ᱦᱚᱯᱚᱱ ᱠᱩᱲᱤ ᱟᱫᱚ ᱦᱚᱯᱚᱱ ᱠᱩᱲᱤ ᱫᱚ ᱦᱟᱸᱜ ᱚᱲᱟᱜ ᱵᱚᱞᱚᱭᱮᱱᱟ ᱛᱟᱵᱚ ᱟᱫᱚ ᱯᱩᱨᱟᱹ ᱦᱟᱸᱜ ᱯᱮᱨᱮᱡᱮᱜᱼᱟ ᱠᱚ ᱛᱟᱵᱚ ᱨᱟᱪᱟ ᱯᱩᱨᱟᱹ ᱠᱚ ᱯᱮᱨᱮᱡᱮᱜᱼᱟ ᱯᱩᱨᱟᱹ ᱠᱚ ᱪᱷᱩᱴᱟᱹᱣ ᱠᱟᱱᱟ ᱠᱩᱨᱩᱢᱩᱴᱩ ᱟᱨ ᱱᱚᱛᱮ ᱫᱚ ᱯᱮᱨᱮᱡ ᱟᱠᱟᱱᱟ ᱛᱟᱵᱚᱱ ᱚᱱᱠᱟ ᱫᱟᱞ ᱯᱚᱴᱟᱣ ᱠᱟᱜᱼᱟ ᱞᱮ ᱦᱟᱸᱜ ᱱᱚᱜᱼᱚ ᱱᱚᱝᱠᱟ ᱯᱩᱨᱟᱹ ᱦᱚᱞᱟ ᱢᱟᱫᱷᱮᱨ ᱫᱟᱜ ᱛᱮ ᱱᱟᱥᱮᱱᱟᱜ ᱰᱤᱥᱴᱟᱵᱽ ᱧᱚᱜ ᱟᱠᱟᱜᱼᱟ ᱪᱮᱫ ᱵᱟ ᱚ ᱱᱤᱛᱚᱜ ᱫᱚ ᱱᱟᱦᱟᱜ ᱵᱟᱝ ᱵᱟᱝ ᱦᱮᱡ ᱠᱟᱛᱮᱫ ᱵᱟᱹᱵᱩ ᱢᱮᱱᱟ ᱦᱩᱲᱩ ᱯᱤᱥᱟᱹ ᱞᱟᱝ ᱪᱟᱞᱟᱜᱼᱟ ᱱᱚᱜᱼᱚᱭ ᱛᱟᱞᱟᱝ ᱢᱟᱥᱮ ᱫᱮᱠᱷᱟᱣ ᱧᱚᱜᱽ ᱢᱮᱛᱟᱢ ᱚᱱᱟ ᱫᱤᱯᱤᱞᱟᱜ ᱵᱟᱝ ᱫᱮᱠᱷᱟᱣ ᱧᱚᱜᱽ ᱢᱮ ᱦᱚᱸ ᱚᱱᱟᱛᱮ ᱪᱮᱫ ᱮᱢ ᱫᱤᱯᱤᱞᱮᱜᱼᱟ ᱵᱟᱵᱟ ᱦᱟᱥᱟ ᱢᱟᱥᱮ ᱦᱟᱭ ᱧᱚᱜᱽ ᱢᱮ ᱠᱟᱹᱡ ᱪᱮᱨᱦᱟ ᱫᱷᱟᱨᱟ ᱛᱤᱸᱜᱩ ᱠᱟᱛᱮ ᱱᱚᱛᱮ ᱛᱚ ᱴᱷᱤᱠ ᱜᱮᱭᱟ ᱱᱚᱜᱼᱚ ᱱᱚᱝᱠᱟ ᱦᱟᱸᱜ ᱯᱩᱨᱟᱹ ᱥᱟᱹᱨᱫᱤ ᱟᱠᱟᱱᱟ ᱱᱩᱭ ᱦᱚᱸ ᱛᱟᱵᱚ ᱵᱟᱹᱵᱩ ᱟᱨ ᱛᱤᱱ ᱠᱷᱚᱱᱮᱢ ᱠᱟᱹᱢᱤ ᱠᱟᱱᱟ ᱵᱟ ᱱᱤᱛᱚᱜ ᱠᱷᱚᱱ ᱚ ᱦᱚᱸ ᱪᱮᱨᱦᱟ ᱵᱩᱡᱷᱟᱹᱜ ᱠᱟᱱᱟ

ᱱᱚᱰᱮ ᱛᱟᱵᱚ ᱵᱟᱹᱵᱩᱭ ᱠᱟᱹᱢᱤ ᱠᱟᱱᱟ ᱯᱩᱨᱟᱹ ᱠᱩᱨᱩᱢᱩᱴᱩᱭ ᱠᱟᱹᱢᱤ ᱠᱟᱱᱟ ᱛᱟᱵᱚ ᱮᱠᱞᱟ ᱜᱮ ᱱᱚᱝᱠᱟ ᱞᱟᱭ ᱟᱭ ᱵᱷᱟᱹᱨᱤ ᱟᱭ ᱯᱩᱨᱟᱹ ᱟᱨ ᱵᱟᱰᱟᱭ ᱜᱮᱭᱟ ᱯᱮ ᱱᱩᱭ ᱯᱩᱨᱟᱹ ᱡᱩᱞᱩᱢ ᱠᱚᱲᱟ ᱠᱟᱱᱟᱭ ᱱᱚᱝᱠᱟ ᱟᱹᱰᱤ ᱵᱷᱮᱜᱟᱨᱮ ᱞᱟᱭᱟ ᱛᱟᱵᱚ ᱟᱹᱰᱤ ᱠᱩᱨᱩᱢᱩᱴᱩᱭ ᱠᱟᱹᱢᱤᱭᱟ ᱱᱩᱭ ᱜᱟᱹᱲᱤᱭᱟᱹ ᱥᱤᱥᱴᱮᱢ ᱫᱚ ᱛᱟᱭ ᱵᱟᱹᱪᱩᱜ ᱟᱹᱱᱤᱡ

ᱟᱨ ᱡᱟᱦᱟᱸᱭ ᱠᱚ ᱦᱟᱸᱜ ᱡᱩᱫᱤ ᱫᱚᱨᱠᱟᱨ ᱤᱱᱰᱤᱭᱟᱱ ᱜᱮᱥ ᱚᱸᱰᱮ ᱠᱷᱚᱱ ᱫᱚ ᱥᱮᱴᱮᱨᱚᱜ ᱢᱟ ᱱᱚᱣᱟ ᱜᱮᱥ ᱧᱩᱛᱩᱢ ᱦᱩᱭᱩᱜ ᱠᱟᱱᱟ ᱛᱟᱵᱚ ᱤᱱᱰᱤᱭᱟᱱ ᱜᱮᱥ ᱦᱮᱸ ᱪᱮ ᱟᱨ ᱵᱷᱟᱨᱚᱛ ᱜᱮᱥ ᱠᱚᱫᱚ ᱦᱟᱸᱜ ᱵᱟᱭ ᱧᱟᱢᱚᱜᱼᱟ ᱤᱱᱰᱤᱭᱟᱱ ᱜᱮᱥ ᱜᱮ ᱟᱨ ᱤᱱᱰᱤᱭᱟᱱ ᱜᱮᱥ ᱱᱟᱜ ᱞᱤᱧ ᱦᱟᱛᱟᱣ ᱠᱮᱜᱼᱟ ᱯᱮᱨᱮᱡ ᱠᱮᱜᱼᱟ ᱞᱤᱧ ᱟᱨ ᱱᱤᱛᱚᱜ ᱯᱟᱲᱟᱜ ᱠᱟᱱᱟ ᱱᱚ ᱥᱚ ᱵᱟᱨᱚ ᱴᱟᱠᱟ ᱟᱨ ᱱᱚᱰᱮ ᱡᱩᱫᱤ ᱵᱚ ᱞᱳᱰᱟ ᱚᱸᱰᱮ ᱠᱷᱚᱱ ᱫᱚ ᱱᱚ ᱥᱚ ᱯᱚᱪᱟᱥ ᱴᱟᱠᱟ ᱞᱟᱜᱟᱜᱼᱟ ᱛᱟᱵᱚ ᱴᱷᱤᱠ ᱜᱮᱭᱟ ᱱᱟᱥᱮᱱᱟᱜ ᱪᱟᱨᱡᱮᱥ ᱞᱟᱜᱟᱣ ᱧᱚᱜᱚᱜᱼᱟ ᱛᱚ ᱴᱷᱤᱠ ᱜᱮᱭᱟ ᱟᱨ ᱜᱮᱥ ᱵᱟᱠᱷᱟᱱ ᱦᱟᱸᱜ ᱪᱩᱞᱦᱟᱹ ᱵᱟᱭ ᱡᱩᱞᱩᱜ ᱠᱟᱱᱟ ᱛᱟᱵᱚ ᱚᱱᱟ ᱦᱤᱥᱟᱹᱵ ᱛᱮ ᱦᱮᱡ ᱦᱩᱭ ᱞᱮᱱᱟ ᱛᱚ ᱴᱷᱤᱠ ᱜᱮᱭᱟ ᱟᱨ ᱦᱚᱸ ᱠᱟᱛᱮ ᱠᱚ ᱟᱹᱞᱤᱧᱟᱜ ᱱᱟᱦᱟᱜ ᱡᱟᱦᱟᱸ ᱠᱷᱟᱛᱟ ᱱᱟᱦᱟᱜ ᱛᱟᱵᱚ ᱮᱠᱥᱯᱟᱭᱟᱨ ᱧᱚᱜ ᱟᱠᱟᱱᱟ ᱱᱟᱥᱮᱱᱟᱜ ᱚᱱᱟ ᱟᱯᱰᱮᱴᱥ ᱧᱚᱜ ᱯᱟᱲᱟᱜᱼᱟ ᱛᱚ ᱤᱧ ᱟᱭᱳᱣᱟᱜ ᱧᱩᱛᱩᱢ ᱛᱮ ᱡᱟᱦᱟᱸ ᱚᱰᱚᱠ ᱞᱮᱱᱟ ᱩᱱᱤ ᱚᱯᱷᱤᱥ ᱱᱟᱦᱟᱜ ᱤᱫᱤ ᱧᱚᱜ ᱦᱩᱭᱩᱜᱼᱟ ᱟᱨ ᱚᱸᱰᱮ ᱟᱨ ᱫᱚᱦᱲᱟ ᱟᱫᱷᱟᱨ ᱠᱟᱨᱰ ᱠᱚ ᱨᱮᱥᱚᱱ ᱠᱟᱨᱰ ᱠᱚ ᱤᱫᱤ ᱧᱚᱜ ᱦᱩᱭᱩᱜᱼᱟ ᱛᱟᱵᱚ ᱴᱷᱤᱠ ᱜᱮᱭᱟ ᱟᱨ ᱡᱟᱦᱟᱸᱭ ᱠᱚᱣᱟᱜ ᱚᱱᱠᱟ ᱛᱟᱵᱚ ᱮᱠᱥᱯᱟᱭᱟᱨᱤ ᱟᱠᱟᱱᱟ ᱤᱱᱟᱹ ᱠᱷᱟᱱ ᱫᱚ ᱚᱱᱟ ᱨᱤᱱᱩᱣᱟᱞ ᱦᱚᱪᱚᱭ ᱢᱟ ᱱᱤᱛᱚᱜ ᱢᱟ ᱥᱟᱵᱥᱤᱰᱤ ᱦᱚᱸ ᱧᱟᱢᱚᱜ ᱠᱟᱱᱟ ᱟᱞᱚ ᱯᱮ ᱪᱤᱪᱤᱡᱟ ᱛᱚ ᱴᱷᱤᱠ ᱜᱮᱭᱟ ᱟᱨ ᱱᱚᱸᱰᱮ ᱫᱚ ᱛᱮᱦᱮᱧ ᱵᱚᱦᱚᱲᱫᱟ ᱢᱟᱨᱠᱮᱴ ᱨᱮ ᱦᱟᱸᱜ ᱦᱮᱱᱟᱜ ᱵᱚᱱᱟ ᱛᱚ ᱱᱤᱛᱚᱜ ᱥᱩᱱᱩᱢ ᱠᱚ ᱫᱩᱞ ᱵᱟᱲᱟ ᱠᱟᱛᱮ ᱨᱩᱣᱟᱹᱲ ᱦᱩᱭᱩᱜᱼᱟ ᱛᱚ ᱴᱷᱤᱠ ᱜᱮᱭᱟ ᱜᱟᱛᱮ ᱠᱚ ᱨᱩᱣᱟᱹᱲ ᱦᱩᱭᱩᱜᱼᱟ ᱚᱲᱟᱜ ᱥᱮᱱ ᱟᱨ ᱦᱚᱸ ᱜᱟᱛᱮ ᱠᱚ ᱡᱟᱦᱟᱸᱭ ᱠᱚ ᱪᱮᱱᱮᱞ ᱵᱚᱱ ᱱᱟᱣᱟ ᱜᱮᱭᱟ ᱞᱟᱭᱤᱠ ᱠᱚᱢᱮᱱᱴ ᱥᱮᱭᱟᱨ ᱟᱨ ᱥᱟᱵᱥᱠᱨᱟᱭᱤᱵ ᱢᱟᱴᱷᱟ ᱟᱞᱚ ᱯᱮᱧᱟ ᱥᱟᱶᱛᱮ ᱵᱮᱞ ᱟᱭᱠᱚᱱ ᱯᱨᱮᱥ ᱟᱞᱚ ᱯᱮᱧᱟ ᱱᱚᱝᱠᱟ ᱦᱟᱸᱜ ᱡᱚᱲᱟᱣ ᱛᱟᱦᱮᱸ ᱠᱚᱜ ᱯᱮ ᱛᱟᱵᱚᱱ ᱴᱷᱤᱠ ᱜᱮᱭᱟ ᱟᱨ ᱟᱹᱞᱤᱧ ᱱᱚᱣᱟ ᱞᱳᱰ ᱠᱟᱛᱮ ᱞᱤᱧ ᱨᱩᱣᱟᱹᱲᱟ ᱟᱹᱭᱩᱵ ᱦᱚᱸ ᱟᱹᱭᱩᱵ ᱡᱟᱣᱨᱟᱜ ᱠᱟᱱᱟ ᱟᱨ ᱥᱮᱱᱚᱜ ᱛᱮ ᱢᱟᱱᱮ ᱟᱹᱭᱩᱵ ᱜᱚᱫᱚᱜᱼᱟ ᱟᱨ ᱦᱚᱨ ᱨᱮᱢᱟ ᱯᱮ ᱵᱟᱰᱟᱭ ᱜᱮᱭᱟ ᱜᱟᱹᱰᱤ ᱞᱟᱜᱟ ᱛᱩᱞᱩᱡ ᱢᱟᱱᱮ ᱵᱤᱱᱟᱹ ᱪᱚᱥᱢᱟ ᱛᱮ ᱵᱟᱢ ᱞᱟᱜᱟ ᱫᱟᱲᱮᱭᱟᱜᱼᱟ ᱟᱹᱰᱤ ᱡᱳᱨ ᱠᱚ ᱩᱰᱟᱹᱣ ᱵᱟᱲᱟᱜ ᱠᱟᱱᱟ ᱩᱱᱠᱩ ᱛᱤᱡᱩ ᱠᱚ ᱛᱚ ᱚᱱᱟ ᱦᱤᱥᱟᱹᱵ ᱛᱮᱜᱮ ᱞᱚᱜᱚᱱ ᱫᱷᱟᱨᱟ ᱨᱩᱣᱟᱹᱲ ᱦᱩᱭᱩᱜᱼᱟ ᱛᱚ ᱴᱷᱤᱠ ᱜᱮᱭᱟ ᱛᱚᱵᱮ ᱢᱟ ᱦᱮᱸ ᱪᱮᱫ ᱤᱧ ᱱᱚᱣᱟ ᱵᱞᱚᱜᱽ ᱫᱚ ᱱᱚᱰᱮ ᱜᱤᱧ ᱢᱩᱪᱟᱹᱫ ᱫᱚᱦᱚ ᱠᱮᱫᱼᱟ ᱢᱟ ᱛᱚᱵᱮ ᱥᱟᱱᱟᱢ ᱠᱚ ᱞᱟᱥᱟᱱ ᱠᱚ ᱡᱚᱦᱟᱨ ᱵᱟᱭ ᱵᱟᱭ